ᱡᱚᱦᱟᱨ ᱜᱮ ᱞᱟᱦᱟᱛᱮ ᱞᱮᱠᱟᱜᱮ ᱟᱨᱦᱚᱸ ᱥᱟᱱᱛᱟᱲ ᱥᱚᱢᱟᱡᱽ ᱨᱮ ᱟᱹᱰᱤ ᱵᱟᱹᱲᱤᱡ ᱠᱟᱛᱷᱟᱧ ᱟᱹᱜᱩ ᱠᱟᱜ ᱛᱟᱵᱚᱱᱟ ᱡᱩᱱᱤᱭᱟᱹ ᱠᱟᱛᱷᱟ ᱠᱟᱱ ᱵᱟᱨᱭᱟ ᱦᱚᱲ ᱠᱚᱲᱟ ᱵᱟᱨᱭᱟ ᱫᱤᱠᱩ ᱠᱚᱲᱟ ᱪᱮᱫ ᱞᱮᱠᱟ ᱫᱤᱠᱩ ᱠᱚᱲᱟ ᱟᱵᱚ ᱦᱚᱲ ᱟᱵᱚ ᱵᱚᱱ ᱮᱜᱮᱨ ᱦᱚᱪᱚᱜ ᱠᱟᱱᱟ ᱚᱱᱟ ᱵᱤᱨᱩᱫᱷ ᱛᱮ ᱛᱮᱦᱮᱧ ᱤᱧ ᱜᱟᱞᱢᱟᱨᱟᱣᱟ ᱞᱮᱠᱤᱱ ᱵᱚᱭᱦᱟ ᱱᱤᱭᱟᱹ ᱡᱮ ᱵᱷᱤᱰᱤᱭᱳᱧ ᱵᱮᱱᱟᱣᱮᱫ ᱠᱟᱱ ᱱᱤᱭᱟᱹ ᱟᱯᱮ ᱯᱮ ᱧᱮᱞᱮᱫ ᱠᱟᱱ ᱱᱤᱭᱟᱹ ᱵᱚᱭᱦᱟ ᱞᱟᱭᱤᱠ ᱟᱨ ᱥᱟᱵᱥᱠᱨᱟᱭᱤᱵ ᱫᱚ ᱟᱞᱚᱯᱮ ᱦᱤᱲᱤᱧᱟ ᱪᱮᱫᱟᱜ ᱤᱧᱟᱹᱜ ᱢᱮᱦᱱᱚᱛ ᱫᱚ ᱟᱨ ᱚᱱᱟ ᱯᱷᱚᱞ ᱠᱟᱱ ᱛᱤᱧ ᱜᱮᱭᱟ ᱥᱟᱵᱥᱠᱨᱟᱭᱤᱵ ᱞᱟᱭᱤᱠ ᱫᱚ ᱛᱤᱱᱟᱹᱜ ᱯᱮ ᱥᱟᱵᱥᱠᱨᱟᱭᱤᱵ ᱟᱨ ᱛᱤᱱᱟᱹᱜ ᱯᱮ ᱞᱟᱭᱤᱠ ᱤᱱᱟᱹᱜ ᱜᱮ ᱩᱱᱟᱹᱜ ᱜᱮ ᱤᱧ ᱨᱟᱹᱥᱠᱟᱹᱧ ᱟᱹᱭᱠᱟᱹᱣᱟ ᱠᱤ ᱟᱨᱦᱚᱸ ᱵᱷᱤᱰᱤᱭᱳᱧ ᱵᱮᱱᱟᱣ ᱫᱟᱲᱮᱭᱟᱜ ᱟᱯᱮ ᱠᱷᱚᱡ ᱱᱟᱣᱟ ᱠᱷᱚᱡ ᱱᱟᱣᱟ ᱵᱟᱹᱲᱦᱤ ᱛᱮ ᱵᱟᱹᱲᱦᱤ ᱵᱷᱤᱰᱤᱭᱳᱧ ᱵᱮᱱᱟᱣ ᱫᱟᱲᱮᱭᱟᱜ ᱟᱯᱮ ᱯᱮ ᱥᱟᱵᱥᱠᱨᱟᱭᱤᱵ ᱞᱟᱭᱤᱠ ᱞᱮᱠᱷᱟᱡ ᱟᱨ ᱛᱮ ᱨᱟᱹᱥᱠᱟᱹᱧ ᱟᱹᱭᱠᱟᱹᱣ ᱫᱟᱲᱮᱭᱟᱜᱼᱟ ᱚᱱᱟᱜᱮ ᱢᱮᱦᱱᱚᱛ ᱤᱭᱟᱹ ᱵᱤᱱᱛᱤᱭᱮᱫᱟ ᱵᱚᱞᱮ ᱟᱯᱮ ᱴᱷᱮᱱ ᱠᱷᱚᱱ ᱡᱟᱦᱟᱸ ᱥᱟᱵᱥᱠᱨᱟᱭᱤᱵᱽ ᱯᱮ ᱞᱟᱭᱤᱠ ᱯᱮ ᱛᱚᱵᱮ ᱟᱨ ᱛᱮ ᱨᱟᱹᱥᱠᱟᱹᱧ ᱟᱹᱭᱠᱟᱹᱣ ᱫᱟᱲᱮᱭᱟᱜᱼᱟ ᱛᱚᱵᱮ ᱤᱧ ᱦᱚᱸ ᱛᱟᱵᱚᱱᱟ ᱵᱚᱞᱮ ᱵᱟᱨᱭᱟ ᱦᱚᱲ ᱠᱚᱲᱟ ᱟᱵᱚ ᱟᱛᱳ ᱨᱮ ᱥᱮ ᱟᱠᱚ ᱟᱛᱳ ᱨᱮ ᱜᱟᱛᱮ ᱠᱚᱲᱟ ᱠᱚ ᱛᱟᱦᱮᱱ ᱠᱟᱱ ᱜᱮ ᱫᱤᱠᱩ ᱫᱤᱠᱩ ᱥᱚᱸᱜᱮ ᱠᱚᱲᱟ ᱢᱟ ᱟᱵᱚ ᱦᱚᱲ ᱠᱚᱲᱟ ᱢᱟ ᱛᱚᱵᱮ ᱢᱤᱫᱴᱮᱱ ᱠᱚᱲᱟᱭ ᱦᱮᱡ ᱮᱱᱟ ᱢᱮᱱᱫᱟ ᱛᱮᱦᱮᱧ ᱯᱟᱨᱴᱤ ᱵᱚᱱ ᱢᱟᱱᱟᱣᱟ ᱡᱚᱛᱚ ᱠᱷᱚᱨᱪᱟ ᱫᱤᱠᱩᱣᱟᱜ ᱠᱟᱱᱟ ᱟᱨ ᱦᱚᱲ ᱠᱚᱲᱟ ᱢᱟ ᱟᱵᱚ ᱯᱟᱨᱴᱤ ᱞᱟᱹᱜᱤᱫ ᱵᱚᱱ ᱞᱟᱦᱟ ᱵᱟᱲᱟᱭ ᱡᱚᱢ ᱞᱟᱹᱜᱤᱫ ᱮᱴᱟᱜ ᱦᱚᱲᱟᱜ ᱟᱵᱚ ᱢᱟ ᱠᱟᱢᱟᱣ ᱠᱟᱛᱮ ᱵᱚᱱ ᱡᱚᱢ ᱫᱟᱲᱮᱭᱟᱜ ᱠᱟᱢᱟᱣ ᱠᱟᱛᱮᱢ ᱡᱚᱢ ᱜᱮᱭᱟ ᱞᱮᱠᱤᱱ ᱩᱱᱟᱹᱜ ᱵᱟᱝ ᱟᱵᱚ ᱡᱚᱛᱚ ᱠᱷᱚᱡ ᱫᱤᱠᱩᱣᱟᱜ ᱥᱮ ᱮᱴᱟᱜ ᱦᱚᱲᱟᱜ ᱡᱚᱢᱟᱜ ᱵᱚᱱ ᱨᱟᱹᱥᱠᱟᱹᱣᱟᱜᱼᱟ ᱛᱚᱵᱮ ᱩᱱᱤ ᱫᱚᱠᱚ ᱢᱮᱱ ᱠᱮᱫᱟ ᱯᱟᱴᱤ ᱤᱭᱟᱹ ᱯᱟᱞᱴᱤ ᱢᱮᱱᱟᱢᱟ ᱛᱚᱵᱮ ᱦᱮᱸ ᱟᱵᱚ ᱩᱱᱤ ᱢᱮᱱ ᱠᱮᱫᱟ ᱥᱤᱢ ᱥᱮᱸᱫᱽᱨᱟ ᱠᱚᱯᱮ ᱟᱨ ᱟᱵᱚ ᱦᱚᱲ ᱢᱟ ᱟᱹᱰᱤ ᱵᱚᱱ ᱪᱷᱩᱴᱩ ᱦᱟᱹᱱᱤ ᱴᱷᱮᱡ ᱦᱮᱱᱟᱭᱟ ᱱᱩᱭ ᱴᱷᱮᱡ ᱦᱮᱱᱟᱭᱟ ᱥᱤᱢ ᱛᱚᱵᱮ ᱱᱩᱭ ᱠᱚᱫᱚ ᱦᱮᱸ ᱦᱟᱹᱱᱤ ᱢᱮᱱᱟᱭᱟ ᱦᱟᱛᱟᱣ ᱠᱮᱫᱮᱭᱟ ᱠᱚ ᱛᱚ ᱵᱟᱹᱲᱤ ᱧᱚᱜ ᱠᱟᱛᱮ ᱵᱮᱱᱟᱣ ᱠᱮᱫᱮᱭᱟ ᱠᱚ ᱤᱥᱤᱱ ᱠᱮᱫᱮᱭᱟ ᱠᱚ ᱤᱥᱠᱮ ᱵᱟᱫ ᱯᱟᱹᱣᱨᱟᱹ ᱠᱚ ᱟᱹᱜᱩ ᱠᱮᱫᱟ ᱮᱠᱮᱱ ᱱᱤᱭᱟᱹ ᱫᱤᱠᱩᱣᱟᱜ ᱠᱟᱱᱟ ᱡᱚᱛᱚᱣᱟᱜ ᱟᱨ ᱦᱚᱲ ᱠᱚᱲᱟ ᱫᱚ ᱟᱵᱚ ᱞᱮᱵᱽᱲᱟ ᱛᱷᱟᱠᱟᱣ ᱡᱚᱛᱚ ᱫᱤᱠᱩᱣᱟᱜ ᱠᱟᱱᱟ ᱠᱷᱟᱨᱪᱟ ᱟᱨ ᱡᱚᱛᱚ ᱱᱤᱛᱚᱜ ᱠᱚ ᱯᱟᱨᱴᱤᱭᱮᱫᱟ ᱛᱚᱵᱮ ᱟᱵᱚ ᱦᱚᱲ ᱠᱚᱲᱟ ᱢᱟ ᱛᱮ ᱟᱹᱰᱤ ᱟᱸᱴ ᱵᱚᱱ ᱧᱩᱭ ᱫᱤᱱ ᱠᱷᱚᱡ ᱦᱚᱸ ᱥᱮ ᱥᱮᱛᱟᱜ ᱠᱷᱚᱡ ᱥᱮ

ᱪᱟᱠᱷᱱᱟ ᱦᱚᱸ ᱟᱫᱷᱤ ᱜᱮᱭᱟ ᱟᱨ ᱯᱟᱹᱣᱨᱟᱹ ᱦᱚᱸ ᱟᱫᱷᱤ ᱜᱮᱭᱟ ᱟᱫᱚ ᱧᱮᱞ ᱢᱮ ᱵᱚᱭᱦᱟ ᱪᱮᱫ ᱞᱮᱠᱟᱭ ᱮᱜᱮᱨᱮᱫ ᱵᱚᱱᱟ ᱥᱮ ᱟᱢ ᱨᱮᱱ ᱜᱟᱛᱮ ᱠᱚᱲᱟ ᱟᱢ ᱨᱮᱱ ᱫᱳᱥ ᱜᱮ ᱪᱮᱫ ᱞᱮᱠᱟᱭ ᱮᱜᱮᱨᱮᱫ ᱢᱮᱭᱟ ᱟᱢ ᱟᱢ ᱦᱚᱲ ᱢᱟ ᱧᱩ ᱧᱩ ᱠᱮᱫᱟᱢ ᱯᱟᱹᱣᱨᱟᱹ ᱟᱨ ᱪᱟᱠᱷᱱᱟᱢ ᱡᱚᱢ ᱪᱟᱵᱟ ᱠᱮᱫ ᱟᱫᱚ ᱵᱟᱭ ᱮᱜᱮᱨ ᱵᱟᱝᱮ ᱪᱤᱠᱟ ᱢᱮᱭᱟ ᱩᱱᱤ ᱫᱤᱠᱩ ᱫᱚ ᱟᱫᱚ ᱪᱮᱫ ᱞᱮᱠᱟᱭ ᱮᱜᱮᱨᱮᱫ ᱢᱮᱭᱟ ᱟᱸᱡᱚᱢ ᱢᱮ ᱟᱢ ᱫᱚ ᱥᱟᱱᱛᱟᱞ ᱦᱚᱯᱚᱱ ᱥᱮ ᱟᱹᱫᱤᱵᱟᱹᱥᱤ ᱥᱟᱱᱛᱟᱞ ᱫᱚ ᱵᱟᱝ ᱵᱟᱯᱮ ᱥᱩᱫᱷᱨᱟᱹᱜᱼᱟ ᱥᱟᱶᱛᱟ ᱜᱮᱯᱮ ᱥᱟᱶᱛᱟ ᱨᱮᱯᱮ ᱛᱟᱦᱮᱱᱟ ᱮᱸᱜᱟᱭ ᱮᱜᱮᱨᱮᱫ ᱵᱚᱱᱟ ᱥᱮ ᱟᱯᱮ ᱥᱮᱛᱟ ᱪᱟᱸᱰᱚ ᱞᱮᱠᱟ ᱯᱮ ᱛᱟᱦᱮᱱᱟ ᱟᱯᱮ ᱠᱟᱹᱵᱷᱤ ᱜᱮ ᱵᱟᱯᱮ ᱥᱩᱫᱷᱟᱹᱨ ᱫᱟᱲᱮᱭᱟᱜᱼᱟ ᱚᱱᱠᱟᱭ ᱮᱜᱮᱨᱮᱫ ᱵᱚᱱᱟ

ᱱᱤᱭᱟᱹ ᱢᱟᱥᱮ ᱟᱯᱮ ᱴᱷᱮᱱ ᱥᱟᱣᱟᱞ ᱠᱟᱱᱟ ᱞᱟᱹᱭᱟᱹᱧ ᱯᱮᱥᱮ ᱥᱟᱱᱛᱷᱟᱞ ᱠᱟᱱᱟᱢ ᱥᱮ ᱥᱟᱶᱛᱟᱞ ᱠᱟᱱᱟᱢ ᱩᱱᱤ ᱫᱤᱠᱩᱭ ᱮᱜᱮᱨᱮᱫ ᱢᱮᱭᱟ ᱥᱟᱶᱛᱟᱞ ᱟᱨ ᱟᱢ ᱥᱟᱱᱛᱷᱟᱞ ᱠᱟᱱᱟᱢ ᱥᱮᱢ ᱥᱟᱶᱛᱟᱞ ᱠᱟᱱᱟ ᱱᱤᱭᱟᱹ ᱟᱜᱟᱨ ᱡᱟᱦᱟᱸᱭ ᱮᱜᱮᱨᱮᱫ ᱢᱮ ᱠᱷᱟᱱ ᱛᱚ ᱟᱢ ᱵᱚᱭᱦᱟ ᱥᱟᱶᱛᱟᱞᱮ ᱢᱮᱛᱟᱢ ᱠᱟᱱ ᱛᱚ ᱩᱱᱤ ᱫᱚ ᱵᱚᱞᱮ ᱢᱩᱸᱦ ᱛᱳᱲ ᱡᱚᱵᱟᱵᱽ ᱮᱢᱟᱭ ᱢᱮ ᱟᱨ ᱥᱟᱱᱛᱷᱟᱞ ᱢᱮᱛᱟᱢ ᱠᱷᱟᱱ ᱫᱚ ᱩᱱᱤ ᱢᱚᱡᱽ ᱛᱮ ᱢᱟᱱᱟᱣ ᱮᱢ ᱥᱟᱱᱛᱷᱟᱞ ᱠᱟᱱ ᱜᱮᱭᱟ ᱟᱵᱚᱣᱟᱜ ᱢᱟᱹᱱ ᱧᱩᱛᱩᱢ ᱫᱚ ᱟᱨ ᱥᱟᱶᱛᱟ ᱨᱮ ᱢᱮᱛᱟᱢ ᱫᱚ ᱵᱚᱞᱮ ᱟᱹᱰᱤ ᱦᱤᱨᱠᱷᱟᱹ ᱟᱹᱭᱠᱟᱹᱜ ᱠᱟᱱᱟ ᱟᱹᱰᱤ ᱠᱚᱥᱴᱚ ᱟᱹᱭᱠᱟᱹᱜ ᱠᱟᱱᱟ ᱱᱟᱥᱮᱭᱟᱜ ᱜᱩᱱᱟᱹᱱᱚᱜ ᱯᱮ ᱱᱟᱥᱮᱭᱟᱜ ᱦᱩᱫᱤᱥ ᱯᱮ ᱱᱤᱭᱟᱹ ᱠᱟᱛᱷᱟ ᱨᱮ ᱤᱧ ᱫᱚ ᱟᱭᱢᱟ ᱟᱭᱢᱟ ᱵᱟᱨ ᱤᱧ ᱫᱚᱧ ᱵᱤᱨᱳᱫᱷ ᱵᱟᱲᱟ ᱟᱠᱟᱫᱟ ᱱᱤᱭᱟᱹ ᱫᱚ ᱤᱧ ᱫᱚ ᱟᱜᱟᱨ ᱥᱟᱶᱛᱟᱞ ᱠᱚ ᱢᱤᱛᱟᱹᱧ ᱠᱟᱱ ᱠᱷᱟᱱ ᱫᱚ ᱤᱧ ᱫᱚ ᱵᱟᱹᱧ ᱤᱠᱟᱹᱭᱮᱫ ᱠᱚᱣᱟ ᱩᱱᱠᱩ ᱫᱤᱠᱩ ᱫᱚ ᱤᱱᱠᱩ ᱫᱚ ᱵᱟᱹᱲᱦᱤ ᱦᱚᱸ ᱵᱚᱞᱮ ᱢᱩᱸᱦ ᱛᱩᱲ ᱡᱚᱵᱟᱵ ᱤᱧ ᱮᱢᱟᱣᱟᱠᱚ ᱠᱟᱱᱟ ᱛᱚ ᱟᱯᱮ ᱡᱚᱵᱟᱵ ᱯᱮ ᱮᱢᱟᱣᱟᱠᱚ ᱠᱟᱱᱟ ᱥᱮ ᱵᱟᱯᱮ ᱮᱢᱟᱣᱟᱠᱚ ᱠᱟᱱᱟ ᱟᱯᱮ ᱯᱮ ᱵᱟᱰᱟᱭᱟ ᱟᱨ ᱪᱮᱫ ᱞᱮᱠᱟᱛᱮ ᱟᱵᱚ ᱥᱟᱱᱛᱟᱲ ᱥᱚᱢᱟᱡᱽ ᱵᱚᱱ ᱵᱟᱧᱪᱟᱣᱟ ᱚᱱᱟ ᱨᱮᱱᱟᱜ ᱱᱤᱭᱟᱹ ᱠᱟᱛᱷᱟ ᱟᱯᱮᱧ ᱮᱢᱟᱣᱟᱯᱮ ᱠᱟᱱᱟ ᱛᱚ ᱟᱯᱮ ᱪᱮᱫ ᱞᱮᱠᱟ ᱟᱵᱚ ᱥᱟᱱᱛᱟᱲ ᱵᱚᱱ ᱵᱟᱧᱪᱟᱣᱟ ᱥᱚᱢᱟᱡᱽ ᱪᱮᱫ ᱞᱮᱠᱟ ᱵᱚᱱ ᱵᱟᱧᱪᱟᱣᱟ ᱱᱤᱛᱚᱜ ᱟᱯᱮᱭᱟᱜ ᱦᱟᱛ ᱨᱮ ᱢᱮᱱᱟᱜᱼᱟ ᱤᱧ ᱢᱟᱹᱧ ᱠᱩᱥᱤᱥᱮᱫ ᱠᱟᱱ ᱜᱮ ᱵᱚᱞᱮ ᱪᱮᱫ ᱞᱮᱠᱟᱛᱮ ᱟᱵᱚᱣᱟᱜ ᱥᱚᱢᱟᱡᱽ ᱵᱟᱧᱪᱟᱜ ᱛᱟᱵᱚᱱᱟ ᱟᱵᱚᱣᱟᱜ ᱜᱷᱟᱨᱚᱸᱡᱽ ᱵᱟᱧᱪᱟᱜ ᱛᱟᱵᱚᱱᱟ ᱟᱵᱚᱣᱟᱜ ᱫᱩᱱᱤᱭᱟᱹ ᱵᱟᱧᱪᱟᱜ ᱛᱟᱵᱚᱱᱟ ᱞᱮᱠᱤᱱ ᱢᱤᱫᱴᱮᱱ ᱱᱮᱦᱚᱨ ᱟᱯᱮ ᱴᱷᱮᱱ ᱜᱮ ᱵᱚᱞᱮ ᱟᱯᱮ ᱱᱟᱥᱮᱭᱟᱜ ᱥᱳᱪ ᱜᱩᱱᱟᱹᱱ ᱠᱟᱛᱮ ᱥᱚᱢᱟᱡᱽ ᱨᱮ ᱪᱟᱞᱟᱜ ᱛᱟᱵᱚᱱ ᱯᱮ ᱟᱨ ᱚᱲᱟᱜ ᱫᱩᱣᱟᱹᱨ ᱢᱚᱡᱽ ᱫᱚᱦᱚᱭ ᱛᱟᱵᱚᱱ ᱯᱮ ᱵᱟᱥ ᱵᱟᱹᱲᱤᱡ ᱵᱟᱵᱚᱱ ᱠᱟᱹᱢᱤᱭᱟ ᱟᱨ ᱢᱚᱡᱽ ᱜᱮᱵᱚᱱ ᱛᱟᱦᱮᱱᱟ ᱟᱵᱚ ᱦᱚᱲ ᱟᱹᱰᱤ ᱵᱟᱹᱲᱤᱡ ᱵᱚᱱ ᱠᱟᱹᱢᱤ ᱫᱟᱲᱮᱭᱟᱜ ᱠᱟᱱᱟ ᱡᱚᱛᱚ ᱯᱮ ᱵᱟᱰᱟᱭ ᱜᱮᱭᱟ ᱞᱮᱠᱤᱱ ᱵᱩᱡᱷᱟᱹᱣ ᱵᱟᱯᱮ ᱵᱩᱡᱷᱟᱹᱣᱫᱟ ᱵᱟᱵᱚᱱ ᱵᱩᱡᱷᱟᱹᱣ ᱫᱟᱲᱮᱭᱟᱜ ᱠᱟᱱᱟ ᱚᱱᱟᱜᱤᱧ ᱢᱮᱱᱟ ᱵᱚᱞᱮ ᱟᱯᱮ ᱴᱷᱮᱱ ᱠᱷᱚᱱ ᱱᱮᱦᱚᱨ ᱜᱮ ᱤᱧ ᱴᱷᱮᱱ ᱱᱤᱭᱟᱹ ᱜᱮ ᱵᱚᱞᱮ ᱥᱟᱱᱛᱟᱞ ᱥᱚᱢᱟᱡᱽ ᱵᱟᱧᱪᱟᱣ ᱫᱚᱦᱚᱭ ᱛᱟᱵᱚᱱ ᱯᱮ ᱟᱹᱰᱤ ᱫᱤᱠᱩ ᱯᱩᱥᱤ ᱠᱚ ᱟᱹᱰᱤ ᱛᱟᱭᱱᱚᱢ ᱦᱮᱱᱟᱜ ᱵᱚᱱᱟ ᱱᱟᱥᱮ ᱱᱤᱭᱟᱹ ᱠᱟᱛᱷᱟ ᱨᱮ ᱩᱱᱩᱨ ᱛᱟᱵᱚᱱ ᱯᱮ ᱡᱟᱦᱟᱱᱟᱜ ᱨᱚᱲ ᱵᱟᱹᱲᱛᱤ ᱜᱟᱹᱲᱛᱤ ᱠᱮᱫ ᱠᱷᱟᱱ ᱵᱚᱭᱦᱟ ᱢᱟᱯᱷᱤᱧ ᱠᱷᱚᱡᱚᱜᱼᱟ ᱤᱠᱟᱹ ᱠᱟᱹᱧ ᱯᱮ ᱵᱚᱞᱮ ᱵᱚᱭᱦᱟ ᱱᱤᱭᱟᱹ ᱵᱷᱤᱰᱤᱭᱳ ᱨᱮᱱᱟᱜ ᱵᱮᱱᱟᱣ ᱨᱮᱱᱟᱜ ᱤᱭᱟᱹ ᱠᱟᱱᱟ ᱵᱚᱞᱮ ᱞᱟᱭᱤᱠ ᱥᱟᱵᱥᱠᱨᱟᱭᱤᱵ ᱟᱞᱚ ᱯᱮ ᱦᱤᱲᱤᱧᱟ ᱪᱮᱫᱟᱜ ᱱᱤᱭᱟᱹ ᱜᱮ ᱤᱧᱟᱹᱜ ᱢᱮᱦᱱᱚᱛ ᱨᱮᱱᱟᱜ ᱯᱷᱚᱞ ᱫᱚ ᱠᱟᱱᱟ ᱡᱚᱦᱟᱨ ᱜᱮ